ᱦᱮᱞᱳ ᱥᱟᱱᱟᱢ ᱠᱚ ᱡᱚᱦᱟᱨ ᱜᱮ ᱛᱚᱵᱮ ᱪᱮᱫ ᱞᱮᱠᱟ ᱢᱮᱱᱟᱜ ᱵᱟᱲᱟ ᱯᱮ ᱛᱟᱵᱚᱱᱟ ᱤᱧ ᱫᱚ ᱟᱹᱰᱤ ᱵᱮᱥ ᱜᱮ ᱢᱤᱱᱟᱹᱧᱟ ᱟᱫᱚ ᱛᱮᱦᱮᱧ ᱫᱚ ᱯᱟᱹᱦᱤᱞ ᱫᱷᱟᱣ ᱤᱧ ᱞᱟᱭᱤᱵᱽ ᱨᱮᱧ ᱦᱮᱡ ᱠᱟᱱ ᱛᱟᱵᱚᱱᱟ ᱛᱚ ᱞᱟᱭᱤᱵᱽ ᱨᱮ ᱯᱟᱹᱦᱤᱞ ᱫᱷᱟᱣ ᱤᱧ ᱦᱮᱡ ᱠᱟᱱᱟ ᱛᱚ ᱵᱤᱥᱚᱭ ᱫᱚ ᱱᱚᱣᱟ ᱜᱮ ᱡᱮ ᱞᱟᱭᱤᱵᱽ ᱠᱟᱹᱵᱷᱤ ᱤᱧ ᱵᱟᱹᱧ ᱠᱚᱨᱟᱣ ᱟᱠᱟᱫ ᱛᱟᱦᱮᱱᱟ ᱛᱮᱦᱮᱧ ᱜᱮ ᱯᱟᱹᱦᱤᱞ ᱫᱷᱟᱣ ᱤᱧ ᱠᱚᱨᱟᱣ ᱮᱫᱟ ᱛᱚ ᱚᱱᱟ ᱤᱭᱟᱹᱛᱮ ᱵᱚᱞᱮ ᱤᱧ ᱴᱮᱥᱴᱤᱝ ᱫᱟᱹᱧ ᱵᱚᱞᱮ ᱞᱟᱭᱤᱵᱽ ᱪᱮᱫ ᱫᱷᱟᱨᱟ ᱦᱩᱭᱩᱜ ᱠᱟᱱᱟ ᱛᱚ ᱧᱮᱞ ᱵᱟᱲᱟᱭ ᱫᱟᱹᱧ ᱟᱹᱰᱤ ᱢᱚᱡᱽ ᱜᱮ ᱦᱩᱭᱩᱜ ᱠᱟᱱᱟ ᱛᱚ ᱜᱟᱛᱮ ᱠᱚ ᱟᱯᱮ ᱪᱮᱫ ᱞᱮᱠᱟ ᱯᱮ ᱟᱸᱡᱚᱢᱮᱫ ᱛᱟᱦᱮᱸᱫ ᱟᱸᱡᱚᱢᱮᱫ ᱛᱤᱧᱟᱹ ᱤᱧᱟᱹᱜ ᱠᱟᱛᱷᱟ ᱠᱚ ᱥᱮ ᱵᱟᱝ ᱟᱸᱡᱚᱢᱚᱜ ᱠᱟᱱᱟ ᱚᱱᱟ ᱠᱚᱢᱮᱱᱴ ᱨᱮ ᱞᱟᱹᱭ ᱛᱟᱵᱚᱱ ᱯᱮ ᱟᱨ ᱡᱩᱫᱤ ᱤᱧᱟᱹᱜ ᱞᱟᱭᱤᱵᱷ ᱨᱮ ᱦᱮᱡ ᱠᱟᱛᱮ ᱟᱯᱮ ᱢᱚᱡᱽ ᱯᱮ ᱵᱩᱡᱷᱟᱹᱜ ᱠᱟᱱ ᱠᱷᱟᱡ ᱛᱚᱵᱮ ᱞᱟᱭᱤᱠ ᱛᱟᱵᱚᱱ ᱯᱮ ᱟᱨ ᱥᱟᱵᱥᱠᱨᱟᱭᱤᱵᱽ ᱫᱚᱦᱚ ᱠᱟᱛᱟᱵᱚᱱ ᱯᱮ ᱪᱮᱫᱟᱜ ᱥᱮ ᱱᱚᱣᱟ ᱪᱮᱱᱮᱞ ᱫᱚ ᱢᱤᱫ ᱫᱤᱱ ᱦᱤᱞᱳᱜ ᱨᱮ ᱤᱧ ᱧᱮᱞ ᱦᱚᱪᱚᱭ ᱜᱤᱭᱟᱹᱧ ᱦᱟᱸᱜ ᱟᱨ ᱚᱱᱟ ᱨᱮ ᱤᱧ ᱯᱩᱨᱟ ᱠᱩᱥᱤᱥ ᱨᱮ ᱢᱤᱱᱟᱹᱧᱟ ᱞᱮᱠᱤᱱ ᱱᱤᱛᱚᱜ ᱚᱱᱠᱟ ᱠᱟᱹᱢᱤ ᱵᱟᱝ ᱧᱮᱞᱚᱜ ᱠᱟᱱ ᱨᱮᱭᱟᱜ ᱫᱚ ᱡᱟᱦᱟᱱᱟᱜ ᱟᱞᱚ ᱯᱮ ᱦᱩᱫᱤᱥ ᱛᱟᱵᱚᱱᱟ ᱞᱮᱠᱤᱱ ᱛᱷᱚᱲᱟ ᱜᱟᱱ ᱫᱚ ᱥᱚᱢᱚᱭ ᱞᱟᱜᱟᱜ ᱜᱮᱭᱟ ᱟᱨ ᱥᱚᱢᱚᱭ ᱫᱚ ᱢᱮᱱᱮᱡᱽ ᱦᱚᱸ ᱡᱟᱹᱨᱩᱲ ᱜᱮᱭᱟ ᱛᱚ ᱟᱪᱠᱟ ᱫᱚ ᱟᱪᱠᱟ ᱫᱚ ᱵᱟᱝ ᱦᱩᱭᱩᱜᱼᱟ ᱛᱚ ᱟᱨ ᱪᱮᱫ ᱤᱧ ᱢᱮᱱᱟ ᱟᱨ ᱡᱟᱦᱟᱱᱟᱜ ᱢᱮᱱ ᱨᱮᱭᱟᱜ ᱫᱚ ᱟᱯᱮ ᱠᱚᱜᱮ ᱛᱷᱚᱲᱟᱧ ᱠᱩᱞᱤ ᱧᱚᱜ ᱯᱮᱭᱟ ᱡᱮ ᱱᱤᱭᱟᱹ ᱠᱚ ᱫᱤᱱ ᱢᱟ ᱦᱩᱲᱩ ᱨᱚᱦᱚᱭ ᱫᱤᱱ ᱠᱟᱱᱟ ᱛᱚ ᱦᱩᱲᱩ ᱨᱚᱦᱚᱭ ᱚᱠᱚᱭ ᱠᱚᱫᱚ ᱯᱮ ᱪᱟᱵᱟ ᱠᱮᱫ ᱛᱟᱵᱚᱱᱟ ᱚᱠᱚᱭ ᱠᱚᱫᱚ ᱟᱹᱣᱨᱤ ᱯᱮ ᱪᱟᱵᱟᱭ ᱛᱟᱵᱚᱱᱟ ᱥᱮ ᱚᱠᱟ ᱠᱚ ᱥᱮᱫ ᱫᱚ ᱫᱟᱜ ᱮᱫᱟᱭ ᱥᱮ ᱵᱟᱭ ᱫᱟᱜ ᱮᱫᱟ ᱠᱚᱢᱮᱱᱴ ᱨᱮ ᱞᱟᱹᱭ ᱛᱟᱵᱚᱱ ᱯᱮ ᱟᱨ ᱤᱧᱟᱹᱜ ᱩᱯᱨᱩᱢ ᱵᱟᱹᱧ ᱞᱟᱹᱭ ᱟᱠᱟᱫ ᱵᱚᱱᱟ ᱤᱧᱟᱹᱜ ᱧᱩᱛᱩᱢ ᱫᱚ ᱯᱨᱚᱥᱚᱱᱡᱤᱛ ᱠᱤᱥᱠᱩ ᱟᱨ ᱟᱨ ᱡᱟᱣᱜᱮ ᱞᱟᱭᱤᱵᱷ ᱨᱮ ᱦᱤᱡᱩᱜ ᱞᱟᱹᱜᱤᱫ ᱤᱧ ᱠᱳᱥᱤᱥᱟ ᱦᱟᱸᱜ ᱛᱚ ᱜᱟᱛᱮ ᱠᱚ ᱚᱠᱚᱭ ᱦᱚᱸ ᱵᱟᱯᱮ ᱧᱮᱞᱚᱜ ᱠᱟᱱᱟ ᱞᱟᱭᱤᱠ ᱞᱮᱠᱷᱟᱡ ᱯᱮ ᱤᱧᱤᱧ ᱵᱩᱡᱷᱟᱹᱣᱟ ᱡᱮ ᱦᱤᱡᱩᱜ ᱠᱟᱱᱟ ᱯᱮ ᱢᱮᱱ ᱠᱟᱛᱮ ᱟᱫᱚ ᱟᱯᱮ ᱚᱠᱚᱭ ᱦᱚᱸ ᱵᱟᱯᱮ ᱧᱮᱞᱚᱜ ᱠᱟᱱᱟ ᱥᱮ ᱫᱟᱠᱟ ᱠᱚ ᱡᱚᱢ ᱵᱟᱲᱟ ᱠᱟᱛᱮ ᱯᱮ ᱜᱤᱛᱤᱡ ᱜᱚᱫ ᱮᱱ ᱛᱟᱵᱚᱱᱟ ᱦᱩᱲᱩ ᱠᱚ ᱨᱚᱦᱚᱭ ᱫᱤᱱ ᱠᱟᱱᱟ ᱯᱟᱥᱮᱡ ᱠᱟᱹᱢᱤ ᱛᱮᱯᱮ ᱞᱟᱸᱜᱟᱣ ᱟᱠᱟᱱ ᱛᱟᱵᱚᱱᱟ ᱛᱚ ᱜᱟᱛᱮ ᱠᱚ ᱤᱠᱟᱹᱧ ᱠᱷᱚᱡᱚᱜ ᱠᱟᱱᱟ ᱛᱮᱦᱮᱧ ᱟᱹᱰᱤ ᱟᱪᱠᱟ ᱜᱮ ᱞᱟᱭᱤᱵᱷ ᱨᱮᱧ ᱦᱮᱡ ᱟᱠᱟᱱ ᱛᱟᱵᱚᱱᱟ ᱟᱨ ᱚᱱᱟ ᱦᱚᱸ ᱩᱱᱟᱹᱜ ᱧᱤᱫᱟᱹ ᱢᱟᱱᱮ ᱱᱚᱝᱠᱟᱱ ᱥᱚᱢᱚᱭ ᱠᱟᱱᱟ ᱡᱮ ᱛᱤᱱ ᱱᱤᱛᱚᱜ ᱥᱚᱢᱚᱭ ᱫᱚ ᱡᱟᱹᱥᱛᱤ ᱦᱚᱲ ᱜᱮᱠᱚ ᱡᱟᱹᱯᱤᱫ ᱠᱮᱫᱟ ᱯᱟᱥᱮᱡ ᱞᱮᱠᱤᱱ ᱤᱧ ᱜᱮ ᱵᱟᱹᱧ ᱡᱟᱹᱯᱤᱫ ᱠᱟᱫᱟ ᱟᱫᱚ ᱵᱟᱹᱲᱤᱡ ᱟᱞᱚ ᱠᱚ ᱵᱩᱡᱷᱟᱹᱣ ᱛᱟᱵᱚᱱᱟ ᱟᱨ ᱮᱴᱟᱜ ᱫᱤᱱ ᱠᱷᱚᱱ ᱤᱧ ᱠᱩᱨᱩᱢᱩᱴᱩᱭᱟ ᱜᱟᱯᱟ ᱢᱮᱭᱟᱝ ᱠᱷᱚᱱ ᱞᱟᱭᱤᱵᱷ ᱨᱮ ᱦᱤᱡᱩᱜ ᱞᱟᱹᱜᱤᱫ ᱟᱨ ᱞᱟᱦᱟ ᱧᱚᱜ ᱥᱚᱢᱚᱭ ᱨᱮ ᱦᱤᱡᱩᱜ ᱞᱟᱹᱜᱤᱫ ᱤᱧ ᱠᱩᱨᱩᱢᱩᱴᱩᱭ ᱛᱟᱵᱚᱱᱟ ᱛᱚ ᱜᱟᱛᱮ ᱠᱚ ᱟᱹᱰᱤ ᱵᱟᱹᱲᱛᱤ ᱵᱟᱹᱧ ᱢᱮᱱᱟ ᱪᱮᱫᱟᱜ ᱥᱮ ᱯᱟᱹᱦᱤᱞ ᱫᱷᱟᱣ ᱞᱟᱭᱤᱵᱷ ᱨᱮᱧ ᱦᱮᱡ ᱠᱟᱱᱟ ᱟᱨ ᱯᱟᱹᱦᱤᱞ ᱫᱷᱟᱣ ᱜᱮ ᱡᱩᱫᱤ ᱤᱱᱟᱹᱜ ᱜᱷᱟᱹᱲᱤᱡ ᱞᱟᱭᱤᱵᱷ ᱨᱮᱧ ᱛᱟᱦᱮᱱᱟ ᱛᱟᱦᱚᱞᱮ ᱱᱚᱣᱟ ᱫᱚ ᱵᱮᱥ ᱠᱟᱛᱷᱟ ᱵᱟᱝ ᱠᱟᱱᱟ ᱛᱚ ᱤᱠᱟᱹᱧ ᱠᱷᱚᱡᱚᱜ ᱠᱟᱱᱟ ᱥᱟᱱᱟᱢ ᱠᱚᱴᱷᱮᱱ ᱡᱩᱫᱤ ᱡᱟᱦᱟᱱᱟᱜ ᱠᱚᱧ ᱨᱚᱲ ᱵᱟᱹᱲᱤᱡ ᱠᱮᱫ ᱛᱟᱵᱚᱱ ᱠᱟᱱ ᱠᱷᱟᱡ ᱫᱚ ᱤᱠᱟᱹ ᱠᱟᱹᱧᱡᱚ ᱯᱮ ᱟᱯᱮᱨᱮᱱ ᱵᱚᱭᱦᱟ ᱢᱮᱱ ᱠᱟᱛᱮ ᱟᱨ ᱴᱷᱤᱠ ᱜᱮᱭᱟ ᱟᱪᱪᱷᱟ ᱛᱚᱵᱮ ᱟᱹᱰᱤ ᱵᱟᱹᱲᱛᱤ ᱵᱟᱹᱧ ᱞᱟᱹᱭᱫᱟ ᱛᱤᱦᱤᱧ ᱫᱚ ᱢᱟ ᱛᱚᱵᱮ ᱱᱤᱝᱠᱟ ᱜᱮ ᱡᱚᱦᱟᱨ ᱜᱮ ᱥᱟᱱᱟᱢ ᱠᱚ ᱞᱟᱥᱴ ᱨᱮ Mm-hmm.